ᱥᱟᱱᱟᱢ ᱧᱮᱧᱮᱞᱤᱭᱟᱹ ᱵᱚᱭᱦᱟ ᱠᱚ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱥᱟᱱᱟᱢ ᱠᱚᱜᱮ ᱥᱟᱹᱜᱩᱱ ᱫᱟᱨᱟᱢ ᱟᱨ ᱡᱚᱦᱟᱨ ᱟᱵᱚ ᱦᱚᱲ ᱦᱚᱯᱚᱱ ᱢᱟᱹᱱ ᱞᱮᱠᱟᱛᱮ ᱡᱚᱛᱚ ᱦᱚᱲ ᱫᱷᱟᱹᱨᱛᱤ ᱨᱮ ᱢᱮᱱᱟᱜ ᱵᱚᱱᱟ ᱫᱷᱟᱹᱨᱛᱤ ᱨᱮ ᱛᱟᱦᱮᱸ ᱠᱟᱛᱮ ᱦᱚᱲ ᱦᱚᱯᱚᱱ ᱠᱚᱪᱚ ᱟᱵᱚᱨᱮᱱ ᱵᱚᱭᱦᱟ ᱠᱚ ᱵᱚᱦᱤᱱ ᱠᱚ ᱟᱵᱚ ᱞᱮᱠᱟ ᱥᱟᱵᱷᱟᱵᱤᱠ ᱡᱤᱵᱚᱱ ᱡᱟᱯᱚᱱ ᱵᱷᱮᱜᱟᱨ ᱨᱮ ᱢᱮᱱᱟᱜ ᱠᱚᱣᱟ ᱞᱮᱠᱷᱟᱱ ᱟᱠᱚᱣᱟᱜ ᱚᱱᱟ ᱫᱚ ᱵᱮᱢᱟᱨ ᱫᱚ ᱵᱟᱝ ᱠᱟᱱᱟ ᱛᱚᱵᱮ ᱟᱠᱚᱣᱟᱜ ᱦᱚᱲᱢᱚ ᱨᱮ ᱠᱤᱪᱷᱤ ᱜᱟᱱ ᱚᱥᱩᱵᱤᱫᱷᱟ ᱮᱴᱠᱮᱴᱚᱬᱮ ᱠᱷᱟᱹᱛᱤᱨ ᱟᱠᱚ ᱛᱮᱦᱮᱧ ᱟᱵᱚ ᱠᱷᱚᱱ ᱠᱤᱪᱷᱤ ᱚᱥᱩᱵᱤᱫᱷᱟ ᱨᱮ ᱢᱮᱱᱟᱜ ᱠᱚᱣᱟ ᱡᱟᱦᱟᱸ ᱪᱮ ᱟᱠᱚ ᱞᱟᱹᱜᱤᱫ ᱛᱮᱦᱮᱧ ᱰᱤᱥᱮᱢᱵᱚᱨ ᱛᱤᱱ ᱛᱟᱹᱨᱤᱠᱷ ᱫᱚ ᱣᱟᱨᱞᱰ ᱰᱤᱡᱟᱵᱤᱞᱤᱴᱤ ᱫᱤᱵᱚᱥ ᱢᱮᱱᱛᱮ ᱠᱚ ᱢᱟᱱᱟᱣᱮᱫᱼᱟ ᱛᱚ ᱱᱚᱣᱟ ᱟᱵᱚ ᱦᱚᱲ ᱦᱚᱯᱚᱱ ᱠᱚ ᱡᱟᱦᱟᱸᱭ ᱚᱱᱠᱟ ᱚᱥᱩᱵᱤᱫᱷᱟ ᱨᱮ ᱢᱮᱱᱟᱜ ᱠᱚᱣᱟ ᱡᱟᱦᱟᱸ ᱪᱮ ᱟᱠᱚᱣᱟᱜ ᱦᱚᱲᱢᱚ ᱤᱫᱤ ᱠᱟᱛᱮ ᱠᱤᱪᱷᱩ ᱚᱥᱩᱵᱤᱫᱷᱟ ᱢᱮᱱᱟᱜᱼᱟ ᱩᱱᱠᱩ ᱠᱚ ᱞᱟᱹᱜᱤᱫ ᱱᱚᱜᱼᱚ ᱱᱚᱣᱟ ᱫᱤᱵᱽᱭᱟᱝᱜᱚ ᱵᱟ ᱵᱤᱠᱚᱲᱟᱝᱜᱚ ᱫᱤᱵᱚᱥ ᱯᱟᱞᱚᱱ ᱨᱮᱱᱟᱜ ᱛᱟᱛᱯᱚᱨᱡᱚ ᱫᱚ ᱱᱚᱜᱼᱚ ᱱᱚᱣᱟ ᱡᱮ ᱟᱵᱚ ᱟᱠᱚ ᱞᱟᱹᱜᱤᱫ ᱠᱤᱪᱷᱤ ᱥᱩᱵᱤᱫᱷᱟ ᱥᱩᱡᱳᱜᱽ ᱠᱚ ᱧᱟᱢ ᱢᱟ ᱮᱵᱚᱝ ᱟᱠᱚ ᱯᱚᱨᱤᱥᱛᱷᱤᱛᱤ ᱥᱚᱦᱚ ᱠᱷᱟᱯᱚ ᱠᱷᱚᱭ ᱠᱟᱛᱮ ᱵᱷᱚᱵᱤᱥᱚᱛ ᱟᱠᱚᱣᱟᱜ ᱡᱤᱵᱚᱱ ᱪᱮᱫ ᱞᱮᱠᱟᱨᱮ ᱵᱮᱥ ᱠᱚ ᱟᱹᱥᱩᱞᱟ ᱵᱮᱥ ᱠᱚ ᱛᱟᱦᱮᱱᱟ ᱚᱱᱟ ᱤᱫᱤ ᱠᱟᱛᱮ ᱟᱠᱚ ᱚᱱᱟ ᱞᱟᱹᱜᱤᱫ ᱢᱤᱫᱴᱟᱝ ᱥᱩᱵᱤᱫᱷᱟ ᱥᱩᱡᱳᱜᱽ ᱮᱢᱚᱜ ᱟᱨ ᱯᱚᱨᱤᱥᱛᱷᱤᱛᱤ ᱥᱟᱶ ᱢᱤᱫ ᱦᱚᱲ ᱵᱮᱥ ᱦᱚᱲ ᱞᱮᱠᱟ ᱢᱟᱲᱟᱝ ᱥᱮᱫ ᱮ ᱥᱮᱱ ᱫᱟᱲᱮᱭᱟᱜ ᱢᱟ ᱚᱱᱟ ᱠᱚ ᱤᱫᱤ ᱠᱟᱛᱮ ᱯᱟᱲᱚᱱ ᱨᱮᱭᱟᱜ ᱛᱟᱛᱯᱚᱨᱡᱚ ᱠᱟᱱᱟ ᱛᱚᱵᱮ ᱱᱚᱰᱮ ᱠᱟᱛᱷᱟ ᱦᱤᱡᱩᱜ ᱠᱟᱱᱟ ᱱᱤᱡᱮᱨᱟᱜ ᱦᱚᱲᱢᱚ ᱨᱮ ᱠᱤᱪᱷᱩ ᱚᱥᱩᱵᱤᱫᱷᱟ ᱤᱫᱤ ᱠᱟᱛᱮ ᱱᱚᱣᱟ ᱥᱚᱢᱟᱡᱽ ᱥᱟᱞᱟᱜ ᱵᱮᱥ ᱦᱚᱲ ᱠᱚ ᱞᱮᱠᱟ ᱛᱟᱲᱟᱢ ᱠᱟᱛᱮ ᱥᱮᱱᱚᱜ ᱫᱚ ᱠᱤᱪᱷᱩ ᱢᱟᱛᱨᱮ ᱠᱚᱥᱴᱚ ᱦᱩᱭ ᱫᱟᱲᱮᱭᱟᱜᱼᱟ ᱤᱠᱷᱟᱹᱱ ᱢᱤᱫ ᱦᱚᱲ ᱡᱩᱫᱤ ᱪᱟᱦᱟᱣᱟᱭ ᱮᱱᱠᱷᱟᱱ ᱚᱱᱟ ᱯᱚᱨᱤᱥᱛᱷᱤᱛᱤ ᱠᱚᱦᱚᱸ ᱛᱟᱲᱟᱢ ᱯᱟᱨᱚᱢ ᱠᱟᱛᱮ ᱡᱤᱵᱚᱱ ᱥᱟᱞᱟᱜ ᱥᱚᱝᱜᱷᱚᱨᱥᱢᱚᱭ ᱡᱤᱵᱚᱱ ᱵᱤᱛᱟᱹᱣ ᱠᱟᱛᱮ ᱟᱡ ᱵᱮᱥ ᱦᱚᱲ ᱠᱚ ᱥᱟᱞᱟᱜ ᱥᱚᱢᱟᱱ ᱛᱮ ᱛᱟᱲᱟᱢ ᱠᱟᱛᱮ ᱨᱮᱦᱚᱸ ᱢᱟᱲᱟᱝ ᱥᱮᱫ ᱢᱟᱲᱟᱝ ᱫᱟᱲᱮᱭᱟᱜᱼᱟ ᱛᱚᱵᱮ ᱱᱚᱣᱟ ᱠᱚ ᱤᱫᱤ ᱞᱟᱹᱜᱤᱫ ᱠᱷᱟᱱ ᱱᱤᱡᱮᱨᱟᱜ ᱡᱤᱵᱚᱱ ᱯᱨᱚᱛᱤ ᱥᱚᱝᱜᱷᱚᱨᱥᱢᱚᱭ ᱡᱤᱵᱚᱱ ᱟᱹᱜᱩᱭ ᱞᱟᱹᱜᱤᱫ ᱫᱚᱨᱠᱟᱨ ᱦᱩᱭᱟᱭᱟ ᱚᱱᱟ ᱞᱟᱹᱜᱤᱫ ᱡᱟᱦᱟᱸ ᱞᱮᱠᱟᱱ ᱯᱚᱨᱤᱥᱛᱷᱤᱛᱤ ᱦᱤᱡᱩᱜ ᱚᱱᱟ ᱯᱚᱨᱤᱥᱛᱷᱤᱛᱤ ᱥᱟᱶ ᱟᱡ ᱛᱟᱲᱟᱢ ᱦᱩᱭ ᱟᱭᱟ ᱢᱚᱱ ᱨᱮ ᱤᱧᱟᱹᱜ ᱦᱚᱲᱢᱚ ᱨᱮ ᱚᱥᱩᱵᱤᱫᱷᱟ ᱢᱮᱱᱟᱜ ᱤᱫᱤ ᱠᱟᱛᱮ ᱵᱚᱛᱚᱨᱚᱜ ᱫᱚ ᱩᱱᱤ ᱦᱚᱲ ᱞᱟᱹᱜᱤᱫ ᱫᱚ ᱵᱟᱭ ᱫᱚᱨᱠᱟᱨᱟ ᱪᱮᱠᱟᱛᱮ ᱡᱩᱫᱤ ᱦᱚᱲᱢᱚ ᱨᱮ ᱵᱚᱛᱚᱨ ᱵᱷᱟᱵᱽᱱᱟ ᱦᱮᱡ ᱮᱱᱟ ᱢᱟᱲᱟᱝ ᱥᱮᱫ ᱥᱮᱱᱚᱜ ᱨᱮᱭᱟᱜ ᱨᱟᱥᱛᱟ ᱦᱚᱸ ᱵᱚᱱᱫᱚᱜᱼᱟ ᱟᱡ ᱚᱸᱰᱮ ᱠᱷᱚᱱ ᱚᱱᱟ ᱠᱚ ᱥᱟᱦᱟ ᱥᱟᱺᱜᱤᱧ ᱠᱟᱛᱮ ᱢᱟᱲᱟᱝ ᱥᱮᱫ ᱥᱮᱱᱚᱜ ᱨᱮᱭᱟᱜ ᱦᱚᱨᱮ ᱧᱟᱢ ᱫᱟᱲᱮᱭᱟᱜᱼᱟ ᱛᱮᱦᱮᱧ ᱚᱱᱠᱟᱱ ᱦᱚᱲ ᱠᱚ ᱞᱟᱹᱜᱤᱫ ᱚᱱᱟ ᱫᱚ ᱟᱡᱟᱨ ᱪᱮ ᱵᱮᱢᱟᱨ ᱠᱟᱛᱮ ᱚᱥᱩᱵᱤᱫᱷᱟ ᱠᱟᱱᱟ ᱚᱱᱟ ᱫᱚ ᱵᱟᱝ ᱠᱟᱱᱟ ᱪᱟᱸᱫᱚ ᱵᱚᱸᱜᱟ ᱦᱟᱜ ᱠᱚᱯᱟᱲ ᱞᱤᱠᱷᱚᱱ ᱛᱮᱦᱮᱧ ᱟᱡ ᱟᱡᱟᱜ ᱦᱚᱲᱢᱚ ᱨᱮᱭᱟᱜ ᱚᱥᱩᱵᱤᱫᱷᱟ ᱤᱫᱤ ᱠᱟᱛᱮ ᱱᱚᱝᱠᱟ ᱯᱚᱨᱤᱥᱛᱷᱤᱛᱤ ᱯᱟᱲᱟᱣ ᱟᱠᱟᱱ ᱛᱟᱭᱟ ᱡᱟᱦᱟᱸ ᱪᱮ ᱟᱡᱟᱜ ᱦᱚᱲᱢᱚ ᱨᱮ ᱢᱤᱫᱴᱤᱡ ᱵᱮᱥ ᱦᱚᱲ ᱡᱟᱦᱟᱸ ᱞᱮᱠᱟ ᱠᱟᱹᱢᱤ ᱫᱟᱲᱮᱭᱟᱜ ᱠᱟᱱᱟᱭ ᱧᱮᱞ ᱫᱟᱲᱮᱭᱟᱜ ᱠᱟᱱᱟᱭ ᱥᱮᱱ ᱫᱟᱲᱮᱭᱟᱜ ᱠᱟᱱᱟᱭ ᱚᱱᱟ ᱛᱚ ᱦᱳᱭᱛᱚ ᱟᱡ ᱴᱷᱮᱱ ᱠᱚᱢ ᱢᱮᱱᱟᱜᱼᱟ ᱠᱟᱹᱢᱤ ᱨᱮᱭᱟᱜ ᱛᱟᱠᱚᱛ ᱠᱟᱹᱢᱤ ᱨᱮᱭᱟᱜ ᱡᱩᱞᱩᱢ ᱟᱡ ᱡᱩᱫᱤ ᱪᱟᱦᱟᱣᱟᱭ ᱮᱱᱠᱷᱟᱱ ᱵᱮᱥ ᱦᱚᱲ ᱠᱷᱚᱱ ᱦᱚᱸ ᱟᱨ ᱜᱮ ᱛᱟᱹᱦᱩ ᱵᱮᱥ ᱮ ᱠᱟᱹᱢᱤ ᱫᱟᱲᱮᱭᱟᱜᱼᱟ ᱪᱤᱠᱟᱹ ᱪᱮ ᱛᱮᱦᱮᱧ ᱵᱚ ᱧᱮᱞᱮ ᱠᱟᱱᱟ ᱟᱵᱚ ᱥᱟᱢᱱᱟ ᱨᱮ ᱵᱟᱞᱮᱥᱚᱨ ᱨᱤᱱᱤᱡ ᱠᱩᱲᱤ ᱦᱚᱯᱚᱱ ᱠᱩᱲᱤ ᱜᱤᱫᱽᱨᱟᱹ ᱯᱷᱩᱞᱟ ᱥᱚᱨᱮᱱ ᱛᱮᱦᱮᱧ ᱟᱡ ᱡᱚᱜᱚᱛ ᱨᱮ ᱥᱩᱱᱟᱢᱮ ᱚᱨ ᱪᱟᱞᱟᱜᱼᱟ ᱚᱱᱠᱟᱜᱮ ᱟᱡ ᱥᱩᱢᱩᱝ ᱫᱚ ᱵᱟᱝᱟ ᱟᱹᱰᱤ ᱦᱚᱲ ᱢᱮᱱᱟᱜ ᱵᱚᱱᱟ ᱚᱱᱠᱟᱜᱮ ᱟᱠᱚᱣᱟᱜ ᱡᱤᱵᱚᱱ ᱠᱷᱮᱛᱨᱮ ᱨᱮ ᱮᱱᱮᱡ ᱥᱮᱨᱮᱧ ᱞᱟᱭᱼᱞᱟᱠᱪᱟᱨ ᱪᱟᱹᱠᱨᱤ ᱱᱚᱠᱨᱤ ᱠᱷᱮᱛᱨᱚ ᱠᱚᱨᱮ ᱦᱚᱸ ᱧᱩᱛᱩᱢ ᱠᱚ ᱫᱚᱦᱚ ᱫᱟᱲᱮᱭᱟᱜ ᱠᱟᱱᱟ ᱛᱚᱵᱮ ᱱᱚᱣᱟ ᱠᱚ ᱞᱟᱹᱜᱤᱫ ᱠᱷᱟᱱ ᱦᱩᱭᱩᱜᱼᱟ ᱢᱚᱱ ᱨᱮᱭᱟᱜ ᱡᱩᱞᱩᱢ ᱦᱚᱲᱢᱚ ᱨᱮᱭᱟᱜ ᱡᱩᱱᱩᱱ ᱱᱚᱣᱟ ᱠᱚ ᱤᱫᱤ ᱠᱟᱛᱮ ᱜᱮ ᱟᱡ ᱛᱮᱦᱚᱸ ᱢᱟᱲᱟᱝ ᱥᱮᱫ ᱟᱨ ᱢᱟᱲᱟᱝ ᱥᱮᱫ ᱮ ᱥᱮᱱ ᱫᱟᱲᱮᱭᱟᱜᱼᱟ ᱛᱚᱵᱮ ᱛᱮᱦᱮᱧ ᱱᱚᱜᱼᱚ ᱱᱚᱣᱟ ᱟᱵᱚ ᱵᱤᱠᱚᱞᱟᱝᱜᱚ ᱫᱤᱵᱚᱥ ᱯᱟᱞᱚᱱᱮᱫ ᱠᱷᱮᱛᱨᱚ ᱨᱮ ᱡᱚᱛᱚ ᱦᱚᱲ ᱜᱮ ᱟᱵᱚ ᱚᱱᱠᱟᱱ ᱚᱥᱩᱵᱤᱫᱷᱟ ᱟᱠᱟᱱ ᱦᱚᱲ ᱠᱚ ᱥᱚᱦᱟᱱᱩᱵᱷᱩᱛᱤ ᱫᱮᱠᱷᱟᱣ ᱫᱚᱨᱠᱟᱨᱚᱜ ᱠᱟᱱᱟ ᱟᱠᱚ ᱥᱟᱞᱟᱜ ᱡᱟᱦᱟᱸ ᱞᱮᱠᱟ ᱡᱚᱴᱟᱣ ᱯᱚᱴᱟᱣ ᱫᱩᱞᱟᱹᱲ ᱫᱚᱨᱠᱟᱨᱚᱜ ᱠᱟᱱ ᱛᱟᱠᱚᱣᱟ ᱛᱚᱵᱮ ᱱᱚᱜᱼᱚ ᱱᱚᱣᱟ ᱠᱚ ᱡᱤᱱᱤᱥ ᱟᱵᱚ ᱚᱵᱷᱟᱵᱽ ᱵᱟᱝᱵᱚ ᱫᱚᱦᱚᱭ ᱢᱟ ᱱᱚᱜᱼᱚ ᱱᱚᱣᱟ ᱠᱤᱪᱷᱩᱜᱟᱱ ᱡᱩᱫᱤ ᱚᱱᱠᱟᱱ ᱦᱚᱲ ᱠᱚ ᱟᱵᱚ ᱵᱚ ᱜᱚᱲᱚ ᱟᱠᱚᱣᱟ ᱮᱱᱠᱷᱟᱱ ᱟᱵᱚ ᱥᱟᱶᱛᱮ ᱟᱠᱚ ᱠᱚ ᱥᱮᱱ ᱫᱟᱲᱮᱭᱟᱜᱼᱟ ᱚᱱᱟ ᱠᱚ ᱤᱫᱤ ᱠᱟᱛᱮ ᱜᱮ ᱛᱮᱦᱮᱧ ᱰᱤᱥᱮᱢᱵᱚᱨ ᱛᱤᱱ ᱵᱤᱠᱟᱲᱟᱝᱜᱚ ᱫᱤᱵᱚᱥ ᱯᱟᱞᱚᱱ ᱨᱮᱭᱟᱜ ᱛᱟᱛᱯᱚᱨᱡᱚ ᱫᱚ ᱟᱵᱚ ᱥᱚᱢᱟᱡᱽ ᱨᱮ ᱡᱚᱛᱚ ᱦᱚᱲ ᱱᱚᱣᱟ ᱠᱟᱛᱷᱟ ᱵᱩᱡᱷᱟᱹᱣ ᱨᱮᱭᱟᱜ ᱫᱚᱨᱠᱟᱨ ᱢᱮᱱᱟᱜᱼᱟ ᱟᱪᱪᱷᱟ ᱱᱚᱝᱠᱟ ᱜᱮ ᱟᱵᱚ ᱡᱩᱫᱤ ᱵᱚ ᱟᱠᱚ ᱚᱥᱩᱵᱤᱫᱷᱟ ᱟᱠᱟᱱ ᱦᱚᱲ ᱠᱚ ᱚᱨ ᱠᱟᱛᱮ ᱵᱚ ᱟᱹᱜᱩ ᱠᱚᱣᱟ ᱮᱱᱠᱷᱟᱱ ᱟᱠᱚᱣᱟᱜ ᱡᱤᱵᱚᱱ ᱨᱟᱹᱥᱠᱟᱹᱜ ᱥᱟᱶᱛᱮ ᱟᱠᱚᱣᱟᱜ ᱯᱚᱨᱤᱵᱟᱨ ᱨᱟᱹᱥᱠᱟᱹᱜ ᱥᱟᱶᱛᱮ ᱟᱠᱚ ᱦᱚᱸ ᱡᱤᱵᱚᱱ ᱨᱮ ᱚᱵᱷᱟᱵᱽ ᱚᱥᱩᱵᱤᱫᱷᱟ ᱢᱮᱱᱛᱮ ᱵᱟᱝ ᱠᱚ ᱴᱷᱤᱠᱟᱹ ᱢᱟ ᱛᱚᱵᱮ ᱛᱮᱦᱮᱧ ᱫᱚ ᱤᱱᱟᱹᱜ ᱜᱮ ᱟᱹᱞᱤᱧᱟᱜ ᱵᱤᱪᱟᱹᱨ ᱟᱯᱮ ᱠᱚ ᱥᱟᱢᱟᱝ ᱨᱮ ᱪᱮᱫ ᱞᱮᱠᱟ ᱯᱮ ᱵᱩᱡᱷᱟᱹᱣᱮᱜᱼᱟ ᱚᱱᱟ ᱠᱚ ᱱᱚᱣᱟ ᱪᱮᱱᱮᱞ ᱢᱟᱫᱽᱫᱷᱚᱢ ᱛᱮ ᱛᱮᱦᱮᱧ ᱫᱚ ᱤᱱᱟᱹᱜ ᱜᱮ ᱢᱟ ᱛᱚᱵᱮ ᱡᱚᱦᱟᱨ